ᱪᱟᱵᱟ ᱩᱛᱟᱹᱨ ᱮᱱᱟ ᱛᱟᱹᱞᱤᱧ ᱱᱟᱫᱮ ᱟᱨ ᱵᱟᱹᱪᱩᱜ ᱚᱱᱟ ᱨᱮᱫᱚ ᱟᱨᱦᱚᱸᱭ ᱠᱷᱚᱡᱽ ᱠᱟᱱ ᱜᱮᱭᱟ ᱩᱱᱟᱹᱜ ᱟᱨ ᱟᱹᱰᱤ ᱫᱤᱱ ᱠᱷᱚᱱ ᱵᱟᱝ ᱯᱨᱤᱱᱴ ᱵᱟᱲᱟ ᱦᱩᱭ ᱞᱮᱱᱟ ᱟᱨ ᱦᱟᱡᱟᱨ ᱫᱚ ᱠᱷᱩᱵ ᱠᱚᱢ ᱦᱟᱡᱟᱨ ᱢᱮᱱᱟᱜᱼᱟ ᱪᱷᱚᱥᱚ ᱜᱟᱱ ᱢᱮᱱᱟᱜᱼᱟ

ᱪᱮᱛᱟᱛ ᱠᱚᱪᱚ ᱱᱚᱣᱟ ᱢᱟ ᱟᱹᱰᱤ ᱜᱟᱱ ᱚᱞ ᱠᱟᱱᱟ ᱱᱚᱝᱠᱟᱱᱟᱜ ᱠᱩᱥᱤ ᱫᱚ ᱢᱤᱫ ᱫᱤᱱ ᱜᱟᱱ ᱞᱟᱧ ᱧᱩ ᱛᱤᱨᱤᱥ ᱯᱟᱞᱟ ᱞᱟᱧ ᱧᱩᱭᱟ ᱢᱮᱝᱜᱳ ᱞᱚᱥᱤ ᱫᱟᱦᱤ ᱞᱚᱥᱤ ᱥᱮ ᱪᱮᱫ ᱠᱚᱠᱚ ᱚᱞ ᱠᱟᱜᱼᱟ ᱱᱚᱰᱮ ᱥᱯᱮᱥᱟᱞ ᱞᱚᱥᱤ

ᱟᱨ ᱦᱟᱸᱜ ᱛᱟᱵᱚ ᱦᱚᱞᱟ ᱢᱟ ᱵᱟᱡᱟᱨ ᱥᱮᱱ ᱠᱷᱚᱡᱟᱜ ᱟᱹᱰᱤ ᱞᱮᱴ ᱨᱮ ᱨᱩᱣᱟᱹᱲ ᱦᱩᱭᱱᱟ ᱟᱨ ᱱᱤ ᱵᱟᱹᱵᱩ ᱠᱚᱲᱟ ᱞᱤᱧ ᱟᱹᱜᱩ ᱛᱚᱨᱟ ᱠᱮᱫᱮᱭᱟ ᱥᱚᱧᱡᱚᱭ ᱵᱟᱹᱵᱩ ᱱᱟᱦᱟᱜ ᱟᱨ ᱱᱤᱛᱚᱜ ᱫᱚ ᱩᱰᱩᱠ ᱦᱩᱭ ᱠᱟᱱᱟ ᱵᱟᱸᱠᱚ ᱴᱚᱞᱟ ᱥᱮᱫ ᱟᱨ ᱨᱩᱫ ᱯᱟᱹᱰᱩ ᱨᱩᱥᱤᱠᱟ ᱜᱟᱶᱛᱟ ᱚᱱᱟ ᱫᱟᱥᱟᱭ ᱮᱱᱮᱡ ᱯᱩᱭᱥᱟᱹ ᱠᱚ ᱦᱟᱸᱜ ᱞᱮ ᱦᱚᱞᱟ ᱩᱰᱩᱠ ᱛᱚᱨᱟ ᱦᱩᱭ ᱠᱟᱱᱟ ᱟᱨ ᱛᱮᱦᱮᱧ ᱦᱟᱸᱜ ᱞᱮ ᱪᱮᱫ ᱞᱮᱠᱟᱭᱮᱫᱼᱟ ᱟᱨ ᱚᱱᱛᱮ ᱜᱮ ᱥᱮᱴᱮᱨ ᱦᱩᱭ ᱞᱮᱱ ᱜᱮ ᱟᱹᱰᱤ ᱜᱟᱱ ᱠᱚᱲᱟ ᱠᱚ ᱥᱮᱴᱮᱨ ᱪᱟᱵᱟ ᱟᱠᱟᱱᱟ ᱤᱧᱟᱹᱜ ᱮᱠᱟᱣᱩᱱᱴ ᱨᱮᱫᱚ ᱛᱟᱵᱚᱱ ᱦᱟᱸᱜ ᱱᱤᱱᱟᱹᱜ ᱜᱟᱱ ᱵᱚᱞᱚ ᱞᱮᱱᱟ ᱫᱟᱸᱥᱟᱭ ᱮᱱᱮᱡ ᱯᱩᱭᱥᱟᱹ ᱦᱟᱸᱜ ᱱᱚᱣᱟ ᱫᱚ ᱤᱧᱟᱹᱜ ᱮᱠᱟᱣᱩᱱᱴ ᱨᱮ ᱱᱤᱱᱟᱹᱜ ᱜᱟᱱ ᱵᱚᱞᱚ ᱞᱮᱱᱟ ᱟᱨ ᱮᱱᱠᱷᱟᱱ ᱠᱟᱠᱟ ᱦᱚᱲᱟᱜ ᱨᱮ ᱦᱟᱸᱜ ᱥᱟᱸᱜᱮ ᱧᱚᱜ ᱥᱮᱠᱨᱮᱴᱟᱨᱤ ᱯᱨᱮᱥᱤᱰᱮᱱᱴ ᱞᱮᱠᱟ ᱵᱟᱨᱭᱟ ᱜᱨᱩᱯ ᱛᱮᱭᱟᱨ ᱞᱮᱱ ᱛᱟᱦᱮᱸ ᱫᱚ ᱟᱨ ᱵᱟᱨᱭᱟ ᱜᱨᱩᱯ ᱨᱮᱜᱮ ᱯᱩᱭᱥᱟᱹ ᱫᱚᱠᱚ ᱟᱨ ᱨᱩᱫ ᱯᱟᱹᱰᱩ ᱨᱩᱥᱤᱠᱟ ᱨᱮᱢᱟ ᱠᱚᱲᱟ ᱠᱚᱦᱚᱸ ᱵᱟᱠᱚ ᱚᱵᱷᱟᱵᱟ ᱥᱟᱸᱜᱮ ᱫᱷᱟᱨᱟ ᱧᱚᱜ ᱜᱮᱭᱟᱞᱮ ᱟᱨ ᱮᱱᱠᱷᱟᱱ ᱛᱤᱱᱟᱹᱝ ᱠᱟᱛᱮ ᱜᱮ ᱦᱟᱸᱜ ᱞᱮ ᱦᱩᱭ ᱵᱟᱲᱟ ᱜᱚᱫᱚᱜ ᱠᱟᱱᱟ

ᱟᱨ ᱚᱠᱚᱭᱟᱜ ᱚᱠᱚᱭ ᱴᱷᱮᱱ ᱠᱷᱚᱱᱟᱜ ᱵᱟᱲᱟᱭ ᱠᱟᱛᱮ ᱛᱮᱦᱮᱧ ᱱᱚᱝᱠᱟᱱ ᱦᱚᱨᱛᱮ ᱟᱹᱭᱩᱨ ᱠᱮᱫ ᱞᱮᱭᱟ ᱡᱮᱦᱩ ᱮᱱᱮᱡ ᱥᱮᱨᱮᱧ ᱞᱮ ᱫᱟᱬᱟ ᱟᱠᱟᱫ ᱨᱮᱦᱚᱸ ᱩᱱᱟᱹᱜ ᱵᱟᱞᱮ ᱢᱩᱡᱽᱨᱤ ᱟᱠᱟᱱᱟ ᱟᱨ ᱛᱮᱦᱮᱧ ᱱᱚᱣᱟ ᱥᱚᱨᱠᱟᱨ ᱯᱟᱦᱴᱟ ᱥᱮᱫ ᱠᱷᱚᱱᱟᱜ ᱢᱩᱡᱽᱨᱤ ᱦᱚᱪᱚ ᱠᱮᱫ ᱞᱮᱭᱟ ᱟᱞᱮᱭᱤᱡ ᱟᱹᱭᱩᱨᱤᱭᱟᱹ ᱦᱟᱸᱜ ᱡᱟᱦᱟᱸ ᱞᱮᱠᱟ ᱠᱟᱛᱷᱟ ᱞᱤᱧ ᱠᱩᱞᱤᱭᱮ ᱠᱟᱱ ᱛᱟᱦᱮᱸ ᱫᱚ ᱚᱱᱟ ᱫᱚ ᱦᱟᱸᱜ ᱱᱮᱠᱥᱴ ᱵᱷᱤᱰᱤᱭᱳ ᱨᱮᱯᱮ ᱧᱟᱢ ᱫᱟᱲᱮᱭᱟᱜᱼᱟ ᱚᱠᱟ ᱞᱮᱠᱟ ᱞᱤᱧ ᱠᱩᱞᱤ ᱟᱠᱟᱫᱮᱭᱟ ᱟᱨ ᱚᱠᱟ ᱞᱮᱠᱟ ᱩᱛᱛᱚᱨᱮ ᱞᱟᱹᱭ ᱟᱠᱟᱫᱼᱟ ᱦᱟᱸᱜ ᱚᱠᱟ ᱞᱮᱠᱟ ᱛᱮᱞᱮ ᱪᱟᱞᱟᱣᱮᱱᱟ ᱟᱨ ᱚᱠᱟ ᱞᱮᱠᱟᱛᱮ ᱧᱟᱢ ᱵᱟᱲᱟ ᱦᱚᱪᱚ ᱠᱮᱫ ᱞᱮᱭᱟ ᱢᱩᱡᱽᱨᱤ ᱵᱟᱲᱟ ᱦᱚᱪᱚ ᱠᱮᱫ ᱞᱮᱭᱟ ᱚᱱᱟ ᱫᱚ ᱱᱮᱠᱥᱴ ᱵᱷᱤᱰᱤᱭᱳ ᱨᱮ ᱟᱨ ᱦᱚᱞᱟ ᱨᱮ ᱦᱟᱸᱜ ᱤᱧ ᱞᱟᱹᱭ ᱫᱚᱦᱚ ᱞᱮᱫᱼᱟ ᱢᱟᱲᱟᱝ ᱟᱜ ᱵᱷᱤᱰᱤᱭᱳ ᱨᱮ ᱦᱚᱞᱟ ᱨᱮᱱᱟᱜ ᱵᱷᱤᱰᱤᱭᱳ ᱨᱮ ᱦᱟᱸᱜ ᱤᱧ ᱞᱟᱹᱭ ᱫᱚᱦᱚ ᱞᱮᱫᱼᱟ ᱡᱮ ᱢᱤᱫᱴᱟᱝ ᱠᱩᱫᱩᱢ ᱡᱟᱦᱟᱸᱭ ᱯᱮ ᱞᱟᱹᱭᱟ ᱱᱟᱦᱟᱜ ᱩᱱᱤ ᱢᱤᱫᱴᱟᱝ ᱥᱯᱨᱟᱭᱤᱴ ᱥᱮ ᱛᱷᱟᱢᱥ ᱟᱯ ᱜᱤᱯᱷᱴ ᱞᱮᱠᱟᱛᱮ ᱮᱢ ᱦᱩᱭᱩᱜᱼᱟ ᱚᱱᱟ ᱦᱚᱸ ᱯᱚᱱᱨᱚ ᱴᱟᱠᱟ ᱵᱟᱞᱟ ᱟᱨ ᱡᱟᱹᱥᱛᱤ ᱵᱟᱝ ᱵᱤᱞᱚᱢ ᱠᱟᱛᱮ ᱚᱱᱟ ᱠᱩᱫᱩᱢ ᱱᱟᱦᱟᱜ ᱤᱧ ᱞᱟᱹᱭ ᱟᱸᱡᱚᱢ ᱟᱯᱮ ᱠᱟᱱ ᱛᱟᱵᱚᱱᱟ ᱚᱱᱟ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱦᱚᱲ ᱫᱚ ᱧᱮᱞᱚᱜ ᱠᱟᱱᱟ ᱢᱮᱱᱠᱷᱟᱱ ᱜᱟᱹᱰᱤ ᱫᱚ ᱵᱟᱹᱱᱩᱜ ᱟᱹᱱᱤᱡ ᱟᱨ ᱵᱟᱸᱫᱽ ᱦᱚᱸ ᱧᱮᱞᱚᱜ ᱠᱟᱱᱟ ᱢᱮᱱᱠᱷᱟᱱ ᱠᱚᱭᱚᱜ ᱞᱮᱠᱷᱟᱱ ᱫᱟᱜ ᱫᱚ ᱵᱟᱹᱱᱩᱜ ᱟᱹᱱᱤᱡ ᱟᱨ ᱱᱚᱣᱟ ᱠᱩᱫᱩᱢ ᱨᱮᱭᱟᱜ ᱮᱱᱥᱟᱨ ᱜᱮ ᱚᱠᱚᱭ ᱦᱟᱸᱜ ᱯᱮ ᱞᱟᱹᱭ ᱫᱟᱲᱮᱭᱟᱜ ᱠᱟᱱ ᱛᱟᱵᱚᱣᱟ ᱟᱨ ᱩᱱᱤᱜᱮ ᱯᱳᱭᱞᱳ ᱱᱟᱦᱟᱜ ᱯᱳᱭᱞᱳ ᱱᱟᱦᱟᱜ ᱡᱟᱦᱟᱸᱭ ᱵᱚᱱ ᱞᱟᱹᱭᱮᱜᱼᱟ ᱴᱷᱤᱠ ᱮᱱᱥᱟᱨ ᱩᱱᱤᱜᱮ ᱱᱟᱦᱟᱜ ᱯᱚᱱᱨᱚ ᱴᱟᱠᱟ ᱵᱟᱞᱟ ᱛᱷᱟᱢᱥ ᱟᱯ ᱥᱮ ᱥᱯᱨᱟᱭᱤᱴ ᱧᱟᱢ ᱫᱟᱲᱮᱭᱟᱜᱼᱟ ᱟᱨ ᱱᱤᱱᱟᱹᱜ ᱨᱮᱜᱮ ᱛᱟᱦᱚᱞᱮ ᱢᱩᱪᱟᱹᱫ ᱫᱚᱦᱚ ᱦᱩᱭᱱᱟ ᱟᱨ ᱡᱚᱴᱟᱣ ᱠᱚᱲᱟ ᱪᱳᱭᱛᱚᱱ ᱱᱟᱦᱟᱜ ᱮ ᱠᱚᱢᱮᱱᱴ ᱞᱮᱫ ᱛᱟᱦᱮᱱᱚᱜ ᱥᱟᱵᱥᱠᱨᱟᱭᱵᱟᱨ ᱵᱟᱲᱦᱟᱜ ᱞᱟᱹᱜᱤᱫ ᱠᱷᱟᱱ ᱫᱚ ᱥᱟᱹᱫᱷᱩ ᱟᱨ ᱥᱤᱝᱜᱩ ᱴᱷᱮᱱ ᱪᱟᱞᱟᱣ ᱦᱩᱭᱩᱜᱼᱟ ᱟᱨ ᱥᱟᱹᱫᱷᱩ ᱟᱨ ᱥᱤᱝᱜᱩ ᱜᱮ ᱦᱟᱸᱜ ᱱᱤᱛᱚᱜ ᱯᱷᱮᱢᱚᱥ ᱧᱚᱜ ᱤᱭᱩᱴᱩᱵᱟᱨ ᱢᱟ ᱟᱨ ᱮᱱᱠᱷᱟᱱ ᱟᱵᱚ ᱫᱚ ᱟᱹᱠᱤᱱ ᱴᱷᱮᱱ ᱥᱮᱴᱮᱨᱚᱜ ᱞᱟᱹᱜᱤᱫ ᱦᱚᱸ ᱴᱟᱠᱟ ᱯᱩᱭᱥᱟᱹ ᱯᱟᱞᱮ ᱵᱟᱹᱱᱩᱜᱼᱟ ᱧᱟᱯᱟᱢ ᱦᱩᱭᱩᱜ ᱠᱷᱟᱱ ᱱᱤᱦᱟᱹᱛ ᱥᱮᱴᱮᱨ ᱦᱩᱭᱩᱜ ᱜᱮᱭᱟ ᱟᱹᱠᱤᱱ ᱴᱷᱮᱱ ᱦᱚᱸ ᱥᱚᱢᱚᱭ ᱜᱮ ᱞᱟᱹᱭᱟ ᱧᱟᱯᱟᱢ ᱦᱩᱭᱩᱜᱼᱟ ᱪᱮ ᱵᱟᱝ ᱧᱟᱯᱟᱢ ᱦᱩᱭᱩᱜᱼᱟ ᱟᱨ ᱧᱟᱯᱟᱢ ᱦᱚᱸ ᱦᱩᱭ ᱵᱟᱲᱟ ᱟᱠᱟᱱ ᱜᱮᱭᱟ ᱥᱤᱝᱜᱩ ᱥᱟᱞᱟᱜ ᱫᱚ ᱥᱟᱫᱷᱩ ᱥᱟᱞᱟᱜ ᱫᱚ ᱟᱹᱣᱨᱤ ᱜᱮ ᱟᱨ ᱱᱤᱝᱠᱟᱹ ᱫᱷᱟᱨᱟ ᱜᱮ ᱛᱮᱦᱮᱧᱟᱜ ᱵᱞᱚᱜ ᱵᱷᱤᱰᱤᱭᱳ ᱫᱚ ᱛᱷᱩᱠᱟᱹᱢ ᱫᱚᱦᱚ ᱦᱩᱭᱱᱟ ᱟᱯᱮ ᱠᱚᱣᱟᱜ ᱛᱟᱺᱜᱤ ᱛᱟᱲᱟᱜ ᱨᱤᱧ ᱛᱟᱦᱮᱸᱭᱮᱱᱟ ᱚᱠᱚᱭ ᱯᱳᱭᱞᱳ ᱨᱟᱭᱤᱴ ᱮᱱᱥᱚᱨ ᱯᱮ ᱞᱟᱹᱭᱮᱫ ᱛᱟᱵᱚᱱᱟ